ᱱᱩᱭ ᱫᱚ ᱱᱟᱦᱟᱜ ᱵᱟᱵᱟ ᱠᱟᱱᱟ ᱟᱨ ᱱᱩᱭ ᱫᱚ ᱱᱟᱦᱟᱜ ᱵᱟᱹᱵᱩ ᱠᱟᱱᱟ ᱥᱟᱶᱛᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚᱱ ᱨᱚᱡᱚ ᱯᱚᱨᱚᱵᱽ ᱦᱩᱭᱩᱜ ᱠᱟᱱᱟ ᱟᱨ ᱚᱠᱟ ᱠᱚ ᱥᱮᱫ ᱫᱚ ᱱᱟᱦᱟᱜ ᱵᱚᱱ ᱢᱮᱱᱟ ᱨᱟᱡᱟ ᱥᱟᱞᱟ ᱦᱚᱸ ᱨᱟᱡᱟ ᱥᱟᱠᱨᱟᱛ ᱦᱚᱸ ᱟᱫᱚ ᱚᱱᱠᱟ ᱱᱟᱦᱟᱜ ᱟᱨ ᱚᱠᱟ ᱠᱚᱥᱮᱱ ᱚᱠᱟ ᱞᱮᱠᱟ ᱦᱟᱸᱜ ᱵᱚ ᱞᱟᱹᱭᱟ ᱤᱧᱦᱚᱸ ᱚᱱᱟ ᱢᱟ ᱵᱟᱹᱧ ᱞᱟᱹᱭ ᱴᱷᱤᱠ ᱫᱟᱲᱮᱭᱟᱜ ᱠᱟᱱᱟ ᱟᱨ ᱚᱠᱟ ᱠᱚᱥᱮᱱ ᱛᱤᱱᱟᱹᱜ ᱡᱳᱨ ᱵᱚ ᱢᱟᱱᱟᱣᱟ ᱚᱱᱟ ᱠᱚᱦᱚᱸ ᱱᱟᱦᱟᱜ ᱵᱟᱝᱞᱤᱧ ᱞᱟᱹᱭ ᱜᱟᱱ ᱫᱟᱲᱮᱭᱟᱜ ᱠᱟᱱᱟ ᱟᱨ ᱟᱞᱮ ᱥᱮᱫ ᱫᱚ ᱱᱟᱦᱟᱜ ᱱᱚᱜᱼᱚ ᱱᱚᱝᱠᱟ ᱱᱚᱜᱼᱚᱭ ᱱᱟᱦᱟᱜ ᱱᱚᱜᱼᱚᱭ ᱱᱟᱦᱟᱜ ᱡᱤᱞ ᱢᱮᱱᱟᱜᱼᱟ ᱱᱚᱣᱟ ᱫᱚ ᱡᱤᱞ ᱠᱟᱱᱟ ᱚᱱᱟ ᱦᱚᱸ ᱡᱤᱞ ᱚᱱᱟ ᱫᱚ ᱠᱟᱹᱥᱤ ᱡᱤᱞ ᱠᱟᱱᱟ ᱟᱨ ᱱᱚᱣᱟ ᱫᱚ ᱥᱩᱠᱨᱤ ᱡᱤᱞ ᱟᱫᱚ ᱦᱟᱸᱜ ᱡᱚᱛᱚ ᱦᱚᱲ ᱚᱱᱠᱟ ᱵᱟᱞᱮ ᱡᱚᱢᱟ ᱟᱞᱮ ᱱᱟᱦᱟᱜ ᱞᱮ ᱡᱚᱢᱟ ᱥᱩᱠᱨᱤ ᱡᱤᱞ ᱟᱨ ᱵᱟᱵᱟ ᱟᱨ ᱡᱷᱤ ᱱᱟᱦᱟᱜ ᱵᱟᱹᱠᱤᱱ ᱡᱚᱢᱟ ᱥᱩᱠᱨᱤ ᱡᱤᱞ ᱟᱫᱚ ᱚᱱᱟᱛᱮ ᱱᱟᱦᱟᱜ ᱩᱱᱠᱤᱱ ᱵᱟᱠᱷᱨᱟ ᱫᱚ ᱚᱱᱟ ᱠᱟᱹᱥᱤ ᱡᱤᱞ ᱵᱮᱱᱟᱣ ᱦᱩᱭᱩᱜ ᱞᱟᱹᱜᱤᱫ ᱟᱨ ᱱᱟᱦᱟᱜ ᱛᱟᱵᱚ ᱛᱮᱦᱮᱧ ᱫᱚ ᱱᱚᱣᱟ ᱠᱚ ᱡᱚᱛᱚ ᱢᱤᱫᱴᱮᱡ ᱩᱰᱩᱠ ᱡᱩᱛ ᱠᱟᱛᱮ ᱵᱞᱚᱜ ᱞᱤᱧ ᱮᱛᱚᱦᱚᱵᱮᱜᱼᱟ ᱟᱨ ᱱᱤᱛᱚᱜ ᱫᱚ ᱱᱟᱦᱟᱜ ᱱᱚᱣᱟ ᱦᱟᱸᱜ ᱞᱤᱧ ᱵᱮᱱᱟᱣ ᱞᱟᱹᱜᱤᱫ ᱛᱟᱵᱚᱱ ᱯᱤᱴᱷᱟᱹ ᱯᱤᱴᱷᱟᱹ ᱱᱟᱦᱟᱜ ᱪᱮᱫ ᱞᱮᱠᱟ ᱞᱤᱧ ᱵᱮᱱᱟᱣᱮᱜᱼᱟ ᱛᱚᱵᱮ ᱚᱱᱟ ᱡᱚᱛᱚ ᱦᱚᱲ ᱛᱮᱜᱮ ᱵᱚᱱ ᱧᱮᱞ ᱧᱚᱜᱟ ᱱᱟᱦᱟᱜ ᱪᱮᱫ ᱞᱮᱠᱟ ᱞᱤᱧ ᱜᱟᱱᱮᱜᱼᱟ ᱞᱤᱧ ᱵᱟᱹᱞᱤᱧ ᱜᱟᱱᱮᱜᱼᱟ ᱚᱱᱟ ᱱᱟᱦᱟᱜ ᱠᱚᱢᱮᱱᱴ ᱠᱟᱛᱮ ᱱᱟᱦᱟᱜ ᱞᱟᱹᱭ ᱛᱟᱵᱚᱱ ᱯᱮ

ᱯᱮᱸᱭᱟᱡᱽ ᱠᱚ ᱱᱟᱦᱟᱜ ᱞᱤᱧ ᱜᱮᱫ ᱦᱩᱭ ᱠᱮᱫ ᱛᱟᱵᱚᱣᱟ ᱱᱚᱣᱟ ᱱᱟᱦᱟᱜ ᱛᱤᱱᱟᱹᱜ ᱰᱷᱮᱨ ᱠᱟᱛᱮ ᱞᱤᱧ ᱜᱮᱫ ᱞᱟᱜᱟᱣᱮᱫᱼᱟ ᱚᱱᱟ ᱵᱚᱱ ᱧᱮᱞ ᱧᱚᱜᱟ ᱱᱚᱜᱼᱚᱭ ᱠᱚ ᱯᱮᱸᱭᱟᱡᱽ ᱞᱤᱧ ᱜᱮᱫ ᱦᱩᱭ ᱟᱠᱟᱫᱼᱟ ᱟᱨ ᱱᱚᱜᱼᱚᱭ ᱱᱟᱦᱟᱜ ᱡᱤᱞ ᱟᱨ ᱥᱩᱱᱩᱢ ᱠᱚ ᱦᱚᱞᱚᱝ ᱠᱚ ᱢᱟᱞ ᱢᱚᱥᱞᱟ ᱠᱚ ᱦᱟᱸᱜ ᱞᱤᱧ ᱞᱟᱜᱟᱣᱟ ᱱᱤᱛᱚᱝ ᱛᱟᱵᱚᱱ ᱟᱨ ᱱᱚᱣᱟ ᱨᱮ ᱯᱩᱨᱟᱹ ᱦᱟᱸᱜ ᱞᱤᱧ ᱥᱤᱯᱤᱭᱟ ᱥᱤᱯᱤ ᱠᱟᱛᱮ ᱦᱟᱸᱜ ᱯᱟᱛᱲᱟ ᱨᱮ ᱯᱤᱴᱷᱟᱹ ᱵᱮᱱᱟᱣ ᱦᱩᱭᱩᱜᱼᱟ ᱚᱱᱟ ᱠᱚᱞᱤᱧ ᱥᱤᱯᱤ ᱞᱮᱜᱮ ᱛᱟᱵᱚᱱ ᱟᱨ ᱯᱟᱛᱲᱟ ᱨᱮ ᱦᱟᱸᱜ ᱞᱤᱧ ᱵᱮᱱᱟᱣᱮᱫᱼᱟ ᱪᱮᱫ ᱞᱮᱠᱟ ᱞᱤᱧ ᱵᱮᱱᱟᱣᱟ ᱚᱱᱟ ᱦᱟᱸᱜ ᱟᱨᱵᱚᱱ ᱧᱮᱞ ᱧᱚᱜᱟ ᱱᱤᱛᱚᱜ ᱫᱚ ᱦᱟᱸᱜ ᱡᱤᱞ ᱠᱚ ᱦᱚᱞᱚᱝ ᱠᱚ ᱯᱮᱸᱭᱟᱡᱽ ᱠᱚ ᱢᱟᱞ ᱢᱚᱥᱞᱟ ᱠᱚ ᱡᱚᱛᱚ ᱦᱟᱸᱜ ᱞᱤᱧ ᱞᱟᱜᱟᱣ ᱟᱠᱟᱫ ᱛᱟᱵᱚᱣᱟ ᱟᱨ ᱱᱚᱜᱼᱚᱭ ᱦᱟᱸᱜ ᱞᱤᱧ ᱥᱤᱯᱤᱭᱮᱫᱼᱟ

ᱱᱚᱜᱼᱚᱭ ᱱᱟᱦᱟᱜ ᱱᱤᱛᱚᱜ ᱫᱚ ᱱᱚᱜᱼᱚᱭ ᱯᱮ ᱧᱮᱞᱮᱫᱼᱟ ᱥᱮ ᱛᱤᱱᱟᱹᱜ ᱛᱟᱜᱽᱲᱟ ᱧᱮᱞᱚᱜ ᱠᱟᱱᱟ ᱱᱚᱣᱟ ᱱᱟᱦᱟᱜ ᱱᱤᱛᱚᱜ ᱫᱚ ᱱᱚᱜᱼᱚᱭ ᱱᱟᱦᱟᱜ ᱯᱟᱛᱲᱟ ᱨᱤᱧ ᱞᱟᱜᱟᱣᱮᱫ ᱛᱟᱵᱚᱱ ᱱᱚᱣᱟ ᱱᱚᱝᱠᱟ ᱯᱤᱴᱷᱟᱹ ᱦᱩᱭᱩᱜᱼᱟ ᱯᱟᱛᱲᱟ ᱨᱮ ᱥᱟᱠᱟᱢ ᱯᱟᱛᱲᱟ ᱱᱚᱣᱟ ᱫᱚ ᱦᱟᱸᱜ ᱦᱚᱞᱟ ᱞᱤᱧ ᱦᱮᱡ ᱟᱹᱜᱩ ᱟᱠᱟᱫ ᱛᱟᱦᱮᱸ ᱫᱚ ᱚᱱᱟ ᱥᱟᱠᱟᱢ ᱯᱟᱛᱲᱟ ᱵᱮᱱᱟᱣ ᱦᱩᱭ ᱠᱮᱜᱼᱟ ᱞᱤᱧ ᱯᱟᱛᱲᱟ ᱨᱮ ᱡᱚᱛᱚ ᱞᱤᱧ ᱵᱟᱹᱭᱥᱟᱹᱣ ᱪᱟᱵᱟ ᱠᱮᱜᱼᱟ ᱟᱨ ᱱᱤᱛᱚᱜ ᱱᱟᱦᱟᱜ ᱱᱚᱣᱟ ᱚᱲᱟᱜ ᱨᱮᱢᱟ ᱟᱹᱰᱤ ᱡᱳᱨ ᱩᱫᱽᱜᱟᱹᱨ ᱵᱩᱡᱷᱟᱹᱜ ᱠᱟᱱᱟ ᱱᱚᱰᱮ ᱫᱚ ᱱᱟᱦᱟᱜ ᱛᱟᱵᱚ ᱵᱟᱹᱞᱤᱧ ᱨᱟᱯᱟᱜᱟ ᱟᱨᱦᱚᱸ ᱱᱟᱦᱟᱜ ᱦᱟᱱᱟ ᱫᱷᱟᱨᱮ ᱨᱮ ᱪᱩᱞᱦᱟᱹ ᱢᱮᱱᱟᱜᱼᱟ ᱦᱟᱱᱟ ᱯᱟᱥᱴᱟ ᱚᱲᱟᱜ ᱨᱮ ᱚᱸᱰᱮ ᱱᱟᱦᱟᱜ ᱱᱚᱣᱟ ᱠᱚ ᱱᱟᱦᱟᱜ ᱞᱤᱧ ᱨᱟᱯᱟᱜᱟ ᱟᱨ ᱛᱟᱣᱟ ᱨᱮ ᱱᱟᱦᱟᱜ ᱞᱤᱧ ᱨᱟᱯᱟᱜ ᱛᱟᱵᱚᱣᱟ ᱟᱨ ᱱᱚᱜᱼᱚᱭ ᱱᱟᱦᱟᱜ ᱪᱮᱫ ᱞᱮᱠᱟ ᱞᱤᱧ ᱵᱟᱹᱭᱥᱟᱹᱣ ᱠᱮᱜᱼᱟ ᱯᱟᱛᱲᱟ ᱨᱮ ᱱᱚᱜᱼᱚᱭ ᱛᱟᱵᱚᱱ ᱦᱟᱸᱜ ᱱᱚᱜᱼᱚᱭ ᱱᱚᱜᱼᱚ ᱱᱚᱝᱠᱟ ᱱᱚᱜᱼᱚᱭ ᱱᱚᱜᱼᱚᱭ ᱠᱚ ᱱᱚᱜᱼᱚᱭ ᱱᱚᱣᱟ ᱠᱚ ᱱᱤᱛᱚᱜ ᱫᱚ ᱱᱟᱦᱟᱜ ᱟᱫᱚ ᱦᱟᱸᱰᱮ ᱞᱤᱧ ᱤᱫᱤᱭᱟ ᱦᱟᱸᱰᱮ ᱞᱤᱧ ᱨᱟᱯᱟᱜᱟ ᱱᱟᱦᱟᱜ ᱟᱨᱦᱚᱸ ᱚᱸᱰᱮ ᱪᱮᱫ ᱞᱮᱠᱟ ᱛᱤᱱᱟᱹᱜ ᱪᱮᱨᱦᱟ ᱤᱥᱤᱱᱚᱜ ᱠᱟᱱᱟ ᱚᱸᱰᱮ ᱦᱚᱸᱵᱚᱱ ᱧᱮᱞ ᱧᱚᱜᱟ ᱡᱚᱛᱚ ᱠᱚᱛᱮ ᱜᱮ ᱛᱤᱱᱟᱹᱜ ᱥᱤᱵᱤᱞ ᱥᱚᱸᱫᱷᱟᱲ ᱱᱟᱦᱟᱜ ᱥᱚ ᱨᱟᱠᱟᱵ ᱠᱟᱱᱟ ᱤᱥᱤᱱᱚᱜ ᱥᱚᱢᱚᱭ ᱴᱷᱤᱠ ᱜᱮ ᱛᱟᱵᱚᱣᱟ ᱱᱚᱰᱮ ᱱᱚᱣᱟ ᱠᱚᱞᱤᱧ ᱤᱫᱤ ᱞᱟᱹᱜᱤᱫ ᱱᱚᱜᱼᱚᱭ ᱱᱟᱦᱟᱜ ᱛᱟᱵᱚ ᱱᱚᱜᱼᱚᱭ ᱱᱚᱰᱮᱞᱤᱧ ᱪᱚᱸᱫᱟ ᱟᱠᱟᱫᱼᱟ ᱱᱚᱜᱼᱚᱭ ᱚᱱᱮ ᱚᱱᱠᱟ ᱥᱟᱦᱟᱱ ᱛᱮ ᱵᱮᱱᱟᱣ ᱦᱩᱭᱩᱜ ᱠᱟᱱᱟ ᱛᱮᱦᱮᱧ ᱫᱚ ᱱᱟᱦᱟᱜ ᱨᱟᱡᱟ ᱥᱟᱞᱟ ᱠᱟᱱ ᱛᱟᱵᱚᱣᱟ ᱟᱨ ᱯᱤᱴᱷᱟᱹ ᱞᱮᱴᱚ ᱠᱚᱫᱚ ᱱᱟᱦᱟᱜ ᱱᱚᱜᱼᱚᱭ ᱞᱮ ᱤᱥᱤᱱ ᱵᱟᱲᱟ ᱠᱮᱜᱼᱟ ᱤᱥᱤᱱ ᱵᱟᱲᱟ ᱠᱟᱛᱮ ᱱᱟᱦᱟᱜ ᱱᱤᱛᱚᱜ ᱫᱚ ᱱᱚᱜᱼᱚᱭ ᱡᱚᱛᱚ ᱦᱚᱲ ᱱᱟᱦᱟᱜ ᱞᱮ ᱥᱩᱨ ᱠᱟᱣᱱᱟ ᱟᱨ ᱱᱤᱛᱚᱜ ᱱᱟᱦᱟᱜ ᱞᱮ ᱡᱚᱢᱮᱫ ᱛᱟᱵᱚᱣᱟ ᱟᱫᱚ ᱯᱷᱮᱢᱞᱤ ᱵᱞᱚᱜ ᱱᱟᱦᱟᱜ ᱵᱟᱹᱞᱤᱧ ᱟᱹᱜᱩ ᱟᱠᱟᱫ ᱛᱟᱦᱮᱱᱚᱜ ᱟᱫᱚ ᱛᱮᱦᱮᱧ ᱫᱚ ᱯᱟᱨᱟᱵᱽ ᱦᱚᱸ ᱯᱟᱨᱟᱵᱽ ᱠᱟᱱᱟ ᱚᱱᱟ ᱦᱤᱥᱟᱹᱵ ᱛᱮ ᱱᱟᱦᱟᱜ ᱛᱮᱦᱮᱧ ᱫᱚ ᱯᱷᱮᱢᱞᱤ ᱦᱚᱸ ᱱᱟᱜ ᱞᱤᱧ ᱟᱹᱜᱩ ᱠᱮᱫ ᱠᱚᱣᱟ ᱵᱞᱚᱠ ᱛᱮ ᱟᱨ ᱱᱩᱭ ᱫᱚ ᱱᱟᱜ ᱵᱟᱵᱟ ᱠᱟᱱᱟ ᱟᱨ ᱱᱩᱭ ᱫᱚ ᱱᱟᱜ ᱵᱟᱹᱵᱩ ᱠᱟᱱᱟ ᱟᱨ ᱩᱱᱤ ᱫᱚ ᱱᱟᱜ ᱵᱟᱹᱦᱩ ᱠᱟᱱᱟ ᱟᱨ ᱩᱱᱤ ᱫᱚ ᱱᱟᱜ ᱡᱷᱤ ᱠᱟᱱᱟ ᱟᱨ ᱟᱭᱳ ᱫᱚ ᱱᱟᱜ ᱵᱟᱹᱱᱩᱜ ᱟᱠᱟᱫ ᱫᱮ ᱛᱟᱵᱚᱣᱟ ᱟᱞᱮᱭᱟᱜ ᱯᱷᱮᱢᱞᱤ ᱨᱮᱫᱚ ᱦᱟᱸᱜ ᱞᱮ ᱱᱤᱱᱟᱹᱜ ᱦᱚᱲ ᱜᱮ ᱛᱟᱵᱚᱣᱟ ᱟᱨ ᱱᱤᱛᱚᱜ ᱫᱚ ᱛᱚᱵᱮ ᱱᱚᱜᱼᱚᱭ ᱱᱟᱜ ᱞᱮ ᱡᱚᱢᱮᱫ ᱛᱟᱵᱚᱣᱟ ᱡᱚᱢᱜᱮ ᱠᱟᱹᱴᱤᱡ ᱠᱟᱹᱴᱤᱡ ᱡᱚᱛᱚ ᱦᱚᱲ ᱵᱚᱱ ᱧᱮᱞ ᱧᱚᱜᱟ ᱟᱨ ᱟᱯᱮ ᱢᱟ ᱱᱚᱰᱮ ᱠᱷᱚᱱ ᱵᱟᱞᱮ ᱮᱢ ᱫᱟᱲᱮ ᱟᱯᱮ ᱠᱟᱱ ᱛᱟᱵᱚᱣᱟ ᱛᱚᱵᱮ ᱱᱤᱛᱚᱜ ᱫᱚᱞᱮ ᱡᱚᱢ ᱧᱚᱜᱮᱜᱼᱟ ᱯᱤᱴᱷᱟᱹ ᱞᱮᱴᱚ ᱠᱚᱫᱚᱞᱮ ᱡᱚᱢ ᱦᱩᱭ ᱠᱮᱫ ᱛᱟᱵᱚᱣᱟ ᱦᱳᱭ ᱟᱨ ᱚᱠᱚᱭ ᱠᱚ ᱱᱟᱦᱟᱜ ᱯᱮ ᱠᱚᱢᱮᱱᱴ ᱵᱟᱲᱟ ᱞᱮᱫ ᱛᱟᱵᱚ ᱛᱟᱦᱮᱱᱚᱜ ᱯᱷᱮᱢᱞᱤ ᱟᱹᱜᱩ ᱠᱚᱵᱤᱱ ᱟᱫᱚ ᱱᱟᱦᱟᱜ ᱱᱚᱜᱼᱚᱭ ᱯᱟᱨᱟᱵᱽ ᱞᱮᱠᱟᱱ ᱫᱤᱱ ᱨᱮ ᱱᱟᱦᱟᱜ ᱯᱷᱮᱢᱞᱤ ᱞᱤᱧ ᱟᱹᱜᱩ ᱠᱮᱫ ᱠᱚᱣᱟ ᱢᱚᱱᱮ ᱨᱮ ᱫᱩᱠ ᱟᱞᱚ ᱯᱮ ᱵᱩᱡᱷᱟᱹᱣᱟ ᱟᱨ ᱱᱚᱜᱼᱚᱭ ᱱᱟᱦᱟᱜ ᱯᱷᱮᱢᱞᱤ ᱢᱟ ᱦᱟᱸᱜ ᱵᱚ ᱧᱮᱞ ᱠᱮᱫ ᱠᱚᱣᱟ ᱟᱞᱮᱭᱟᱜ ᱯᱷᱮᱢᱞᱤ ᱨᱮᱫᱚ ᱱᱟᱦᱟᱜ ᱵᱟᱵᱟ ᱢᱮᱱᱟᱭᱟ ᱟᱨ ᱟᱭᱳ ᱫᱚ ᱱᱟᱦᱟᱜ ᱵᱚᱸᱜᱟ ᱛᱟᱞᱟ ᱟᱠᱟᱱᱟ ᱟᱨ ᱦᱩᱰᱤᱧ ᱵᱚᱭᱦᱟ ᱵᱟᱹᱵᱩ ᱱᱟᱦᱟᱜ ᱢᱮᱱᱟᱭᱟ ᱟᱨ ᱡᱷᱤ ᱢᱮᱱᱟᱭᱟ ᱟᱨ ᱟᱹᱞᱤᱧ ᱱᱟᱦᱟᱜ ᱟᱨ ᱱᱟᱦᱟᱜ ᱟᱞᱮᱭᱟᱜ ᱯᱷᱮᱢᱞᱤ ᱨᱮᱫᱚ ᱱᱟᱦᱟᱜ ᱞᱮ ᱱᱤᱱᱟᱹᱜ ᱜᱮᱭᱟ ᱟᱨ ᱢᱤᱫᱴᱟᱝ ᱱᱟᱦᱟᱜ ᱢᱟᱹᱭ ᱜᱤᱫᱽᱨᱟᱹᱭ ᱛᱟᱦᱮᱸ ᱠᱟᱱᱟ ᱩᱱᱤ ᱫᱚ ᱱᱟᱦᱟᱜ ᱡᱟᱶᱟᱭ ᱟᱠᱟᱱ ᱛᱟᱵᱚᱣᱟ ᱟᱫᱚ ᱛᱮᱦᱮᱧᱟᱜ ᱵᱷᱤᱰᱤᱭᱳ ᱫᱚ ᱦᱟᱸᱜ ᱱᱚᱰᱮ ᱜᱮᱞᱤᱧ ᱢᱩᱪᱟᱹᱫᱮᱫ ᱛᱟᱵᱚᱣᱟ ᱵᱷᱤᱰᱤᱭᱳ ᱛᱟᱵᱚ ᱞᱟᱭᱤᱠ ᱯᱮ ᱥᱮᱭᱟᱨ ᱯᱮ ᱠᱚᱢᱮᱱᱴ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮ ᱛᱟᱵᱚᱣᱟ ᱪᱮᱱᱮᱞ ᱱᱟᱦᱟᱜ ᱥᱟᱵᱥᱠᱨᱟᱭᱤᱵ ᱠᱟᱜ ᱯᱮ ᱢᱟ ᱛᱚᱵᱮ ᱥᱟᱱᱟᱢ ᱠᱚ ᱟᱹᱞᱤᱧ ᱯᱟᱦᱴᱟ ᱠᱷᱚᱱ ᱢᱩᱪᱟᱹᱫ ᱨᱮ ᱜᱚᱰ ᱜᱚᱰ ᱡᱚᱦᱟᱨ ᱡᱚᱦᱟᱨ